ᱥᱟᱱᱟᱢ ᱠᱚ ᱡᱚᱦᱟᱨ ᱥᱟᱢᱤᱛ ᱥᱟᱸᱜᱷᱟᱨ ᱨᱮ ᱟᱯᱮ ᱠᱚᱣᱟᱜ ᱥᱟᱹᱜᱩᱱ ᱫᱟᱨᱟᱢ ᱛᱮᱦᱮᱧ ᱫᱚ ᱥᱟᱠᱨᱟᱛ ᱯᱟᱨᱟᱵᱽ ᱵᱟᱵᱚᱫ ᱠᱟᱛᱷᱟ ᱠᱚ ᱠᱷᱟᱴᱚ ᱛᱮᱵᱚᱱ ᱟᱸᱡᱚᱢᱟ ᱟᱭᱢᱟ ᱯᱚᱛᱚᱵ ᱪᱮ ᱟᱭᱢᱟ ᱦᱚᱲ ᱨᱚᱲ ᱠᱚᱨᱮ ᱠᱷᱚᱱ ᱵᱷᱮᱜᱟᱨ ᱵᱷᱮᱜᱟᱨ ᱠᱟᱛᱷᱟ ᱵᱟᱲᱟᱭ ᱧᱟᱢᱚᱜ ᱠᱟᱱᱟ ᱚᱱᱠᱟᱜᱮ ᱠᱷᱚᱸᱫᱽᱨᱚᱱ ᱠᱟᱛᱮ ᱡᱟᱜ ᱧᱟᱢ ᱟᱠᱟᱱ ᱠᱟᱛᱷᱟ ᱨᱮ ᱥᱟᱠᱨᱟᱛ ᱵᱟᱵᱚᱫ ᱵᱚᱱ ᱟᱸᱡᱚᱢᱟ ᱡᱩᱫᱤ ᱟᱯᱮ ᱴᱚᱴᱷᱟ ᱨᱮ ᱱᱚᱝᱠᱟᱱ ᱠᱟᱛᱷᱟ ᱪᱮ ᱠᱟᱹᱦᱱᱤ ᱠᱚ ᱢᱮᱱᱟᱜ ᱠᱷᱟᱱ ᱠᱚᱢᱮᱱᱴ ᱛᱟᱞᱟ ᱛᱮᱵᱚᱱ ᱵᱟᱲᱟᱭ ᱚᱪᱚ ᱵᱚᱱᱟ ᱫᱮᱞᱟ ᱛᱚᱵᱮ ᱛᱮᱦᱮᱧᱟᱜ ᱵᱷᱤᱰᱤᱭᱳ ᱵᱚᱱ ᱟᱸᱡᱚᱢ ᱞᱟᱹᱜᱤ ᱯᱩᱥ ᱥᱟᱠᱨᱟᱛ ᱫᱚ ᱢᱤᱫ ᱥᱮᱨᱢᱟ ᱯᱩᱨᱟᱹᱣ ᱥᱟᱶᱛᱟ ᱟᱹᱨᱤ ᱯᱟᱨᱟᱵᱽ ᱠᱟᱱᱟ ᱱᱚᱣᱟ ᱫᱚ ᱯᱩᱥ ᱵᱚᱸᱜᱟ ᱨᱮ ᱦᱩᱭᱩᱜ ᱠᱟᱱ ᱢᱮᱱᱛᱮ ᱯᱩᱥ ᱥᱟᱠᱨᱟᱛ ᱧᱩᱛᱩᱢ ᱛᱮ ᱧᱩᱢ ᱟᱠᱟᱱᱟ ᱥᱤᱧᱚᱛ ᱫᱤᱥᱚᱢ ᱨᱮ ᱵᱟᱹᱲᱛᱤ ᱠᱟᱭᱛᱮ ᱪᱟᱹᱥᱤ ᱪᱟᱥᱵᱟᱥ ᱨᱮᱜᱮ ᱠᱚ ᱫᱷᱩᱨᱟᱹᱣ ᱟᱠᱟᱱᱟ ᱡᱚᱠᱷᱚᱱ ᱪᱟᱥ ᱠᱚ ᱨᱟᱠᱟᱵ ᱵᱟᱲᱟ ᱠᱟᱛᱮ ᱱᱟᱣᱟᱱᱟᱜ ᱪᱟᱣᱞᱮ ᱨᱮᱱᱟᱜ ᱦᱚᱞᱚᱝ ᱛᱮ ᱯᱤᱴᱷᱟᱹ ᱞᱮᱴᱚ ᱱᱟᱣᱟ ᱪᱟᱣᱞᱮ ᱨᱮᱱᱟᱜ ᱜᱮ ᱦᱟᱺᱰᱤ ᱠᱚ ᱫᱚᱦᱚᱭᱟ ᱥᱟᱶᱛᱮ ᱱᱟᱣᱟᱱᱟᱜ ᱞᱩᱜᱽᱲᱤ ᱦᱚᱨᱚᱜ ᱟᱨ ᱯᱮᱲᱟ ᱠᱚᱠᱚ ᱱᱮᱣᱛᱟ ᱵᱟᱨᱛᱮ ᱠᱚᱣᱟ ᱯᱩᱥ ᱥᱟᱠᱨᱟᱛ ᱥᱮᱨᱢᱟ ᱯᱩᱨᱟᱹᱣ ᱢᱩᱪᱟᱹᱫ ᱪᱟᱸᱫᱚ ᱥᱮᱴᱮᱨᱮᱱ ᱠᱷᱟᱱ ᱠᱚ ᱢᱮᱱᱟ ᱢᱤᱫ ᱛᱤᱞᱢᱤᱧ ᱡᱤᱣᱤ ᱟᱥᱟ ᱛᱟᱵᱚᱱ ᱵᱟᱲᱦᱟᱣ ᱟᱠᱟᱱᱟ ᱵᱟᱧᱪᱟᱣ ᱥᱟᱨᱮᱡ ᱦᱚᱲ ᱠᱚ ᱡᱚᱢ ᱢᱤᱫ ᱧᱩ ᱢᱤᱫ ᱧᱩᱛᱩᱢ ᱛᱮᱵᱚᱱ ᱯᱟᱨᱟᱵᱚᱜᱼᱟ ᱯᱩᱥ ᱥᱟᱠᱨᱟᱛ ᱫᱚ ᱢᱚᱬᱮ ᱢᱟᱦᱟ ᱵᱚᱱ ᱢᱟᱱᱟᱣᱟ ᱚᱱᱟ ᱠᱚᱫᱚ ᱱᱚᱝᱠᱟ ᱢᱟᱲᱟᱝ ᱦᱤᱞᱳᱜ ᱫᱚ ᱟᱫᱣᱟ ᱪᱟᱣᱞᱮ ᱟᱹᱨᱩᱵ ᱛᱩᱭᱩ ᱨᱟᱜ ᱢᱟᱦᱟ ᱫᱚᱥᱟᱨ ᱦᱤᱞᱳᱜ ᱫᱚ ᱵᱟᱺᱰᱤ ᱦᱚᱞᱚᱝ ᱦᱩᱲᱩᱝ ᱛᱮᱥᱟᱨ ᱦᱤᱞᱳᱜ ᱫᱚ ᱥᱟᱠᱨᱟᱛ ᱯᱤᱴᱷᱟᱹ ᱞᱮᱴᱚ ᱢᱟᱦᱟ ᱥᱟᱠᱨᱟᱛ ᱫᱚᱥᱟᱨ ᱯᱩᱱᱟᱜ ᱢᱟᱦᱟ ᱫᱚ ᱟᱠᱷᱟᱱ ᱢᱚᱬᱮ ᱢᱟᱦᱟ ᱦᱤᱞᱳᱜ ᱫᱚ ᱜᱟᱹᱰᱤ ᱠᱚ ᱟᱥᱮᱱ ᱠᱚᱣᱟ ᱵᱟᱺᱰᱤ ᱦᱤᱞᱳᱜ ᱥᱤᱠᱟᱹᱨ ᱯᱤᱲ ᱨᱟᱡᱽ ᱨᱟᱹᱱᱤ ᱢᱩᱠᱚᱨᱢᱩᱱᱤ ᱚᱲᱟᱜ ᱨᱮᱭᱟᱜ ᱜᱮᱡ ᱜᱩᱨᱤᱡ ᱪᱟᱵᱟ ᱵᱟᱲᱟ ᱠᱟᱛᱮ ᱛᱟᱨᱟᱥᱤᱧ ᱵᱮᱲᱟ ᱵᱚᱸᱜᱟ ᱥᱟᱯᱟᱵ ᱵᱟᱹᱞᱤᱢ ᱦᱟᱴᱟᱜ ᱰᱷᱟᱹᱯᱱᱤ ᱟᱹᱨᱩᱵ ᱵᱟᱹᱠᱩ ᱟᱨ ᱩᱢ ᱵᱟᱲᱟ ᱦᱤᱡᱩᱜ ᱞᱟᱹᱜᱤᱫ ᱛᱮ ᱱᱟᱹᱭ ᱛᱮᱭ ᱪᱟᱞᱟᱣ ᱞᱮᱱᱟ ᱚᱱᱟ ᱱᱟᱹᱭ ᱨᱮᱜᱮ ᱩᱢᱩᱜ ᱚᱠᱛᱚ ᱚᱠᱟ ᱞᱮᱠᱟᱛᱮ ᱪᱚᱭ ᱩᱱᱩᱢ ᱰᱩᱵᱩᱡ ᱮᱱᱟ ᱟᱹᱰᱤ ᱜᱷᱟᱹᱲᱤᱠ ᱦᱩᱭᱮᱱ ᱨᱮᱦᱚᱸ ᱵᱟᱭ ᱨᱩᱣᱟᱹᱲ ᱞᱮᱱᱠᱷᱟᱱ ᱠᱚ ᱧᱮᱞ ᱟᱹᱜᱩᱭᱮᱭᱟ ᱧᱮᱞᱮᱭᱟᱠᱚ ᱩᱱᱩᱢ ᱜᱚᱡ ᱟᱠᱟᱱᱟᱭ ᱮᱱᱠᱷᱟᱱ ᱪᱮᱫ ᱠᱚ ᱪᱮᱠᱟᱭᱟ ᱯᱟᱨᱟᱵᱽ ᱞᱮᱠᱟ ᱫᱤᱱ ᱨᱮ ᱩᱱᱟᱹᱜ ᱡᱤᱞ ᱯᱤᱴᱷᱟᱹ ᱞᱮᱴᱚ ᱦᱟᱺᱰᱤ ᱠᱚ ᱠᱩᱲᱟᱹᱣ ᱟᱠᱟᱫ ᱥᱟᱱᱟᱢᱟᱜ ᱠᱚ ᱵᱚᱨᱵᱟᱫ ᱪᱟᱵᱟᱜᱼᱟ ᱠᱷᱟᱱ ᱨᱟᱡᱟᱭ ᱢᱮᱱ ᱠᱮᱫᱟ, ᱠᱩᱲᱟᱹᱣᱟᱠᱟᱫ ᱡᱚᱢ ᱧᱩ ᱫᱚ ᱵᱟᱵᱚᱱ ᱵᱟᱹᱜᱤᱞ ᱚᱪᱚᱜᱼᱟ, ᱫᱮᱞᱟ ᱵᱚᱱ ᱛᱮᱦᱮᱧ ᱨᱮᱜᱮ ᱱᱩᱭᱟᱜ ᱢᱟᱹᱲᱤ ᱫᱚᱵᱚᱱ ᱢᱮᱴᱟᱣᱟ ᱟᱨ ᱪᱷᱩᱣᱟᱹᱪᱷᱩᱛ ᱠᱟᱹᱢᱤ ᱫᱚᱵᱚᱱ ᱪᱟᱵᱟ ᱠᱟᱜᱼᱟ᱾ ᱵᱟᱺᱰᱤ ᱦᱤᱞᱚᱜ ᱜᱮ ᱧᱤᱫᱟᱹ ᱢᱚᱲᱟ ᱠᱚ ᱚᱰᱚᱠ ᱠᱮᱫᱮᱭᱟ ᱟᱨ ᱛᱩᱯᱩᱱᱮ ᱜᱷᱟᱴ ᱰᱷᱤᱯ ᱨᱮᱜᱮ ᱥᱟᱨᱟ ᱥᱮᱸᱜᱮᱞ ᱠᱚ ᱵᱮᱱᱟᱣ ᱠᱮᱫᱼᱟ ᱟᱨ ᱠᱚ ᱡᱩᱸᱰᱤ ᱟᱛᱟᱨ ᱠᱮᱫᱮᱭᱟ᱾ ᱢᱤᱫ ᱥᱤᱢ ᱠᱚ ᱨᱚᱜ ᱥᱟᱞᱟ ᱠᱟᱫᱮᱭᱟ᱾ ᱚᱱᱟᱛᱮ ᱩᱱ ᱠᱷᱚᱱ ᱫᱚ ᱟᱫᱚ ᱚᱱᱟ ᱥᱟᱨᱟ ᱥᱮᱸᱜᱮᱞ ᱠᱷᱚᱱ ᱜᱮ ᱩᱜᱽᱨᱟ ᱥᱮᱸᱜᱮᱞ ᱧᱩᱢ ᱟᱠᱟᱱᱟ ᱚᱱᱟ ᱯᱚᱨᱮ ᱩᱢ ᱯᱷᱟᱹᱨᱪᱟᱹ ᱱᱟᱲᱠᱟ ᱯᱷᱩᱨᱪᱟᱹ ᱠᱟᱛᱮ ᱚᱲᱟᱜ ᱛᱮᱠᱚ ᱨᱩᱣᱟᱹᱲᱟ ᱟᱨ ᱨᱟᱡᱽᱨᱟᱹᱱᱤ ᱢᱚᱠᱚᱨᱢᱩᱱᱤ ᱵᱤᱫᱟᱹᱭ ᱞᱟᱹᱜᱤᱫ ᱛᱮ ᱢᱤᱫ ᱥᱤᱢ ᱮᱛᱚᱢ ᱥᱮᱫ ᱫᱩᱣᱟᱹᱨ ᱨᱮᱠᱚ ᱛᱷᱟᱯᱟᱭᱮᱭᱟ ᱚᱱᱟ ᱵᱚᱦᱚᱜ ᱨᱮᱭᱟᱜ ᱢᱟᱭᱟᱢ ᱛᱮᱵᱚᱱ ᱵᱤᱫᱟᱹᱭ ᱠᱟᱭᱟ ᱚᱱᱠᱟᱛᱮ ᱤᱱᱟᱹ ᱦᱤᱞᱳᱜ ᱠᱷᱚᱱ ᱜᱮ ᱟᱫᱚ ᱱᱤᱛ ᱦᱚᱸ ᱫᱩᱣᱟᱹᱨ ᱨᱮ ᱮᱛᱚᱢ ᱯᱟᱦᱴᱟ ᱨᱮ ᱥᱤᱢ ᱠᱚ ᱛᱷᱟᱯᱟ ᱠᱚᱣᱟ ᱚᱱᱟᱜᱮ ᱱᱮᱛᱟᱨ ᱦᱚᱸ ᱢᱚᱲᱟ ᱨᱟᱠᱟᱵ ᱠᱟᱛᱮ ᱨᱮᱦᱚᱸ ᱢᱤᱫ ᱥᱤᱢ ᱜᱚᱡ ᱜᱩᱨ ᱟᱠᱟᱱ ᱧᱩᱛᱩᱢ ᱛᱮᱵᱚᱱ ᱜᱤᱰᱤ ᱛᱚᱨᱟᱭᱮ ᱠᱟᱱᱟ ᱪᱤᱠᱟᱹᱲᱯᱤᱨ ᱨᱟᱡᱟ ᱛᱤᱱᱟᱹᱜ ᱫᱤᱱ ᱡᱤᱣᱤᱫ ᱮ ᱛᱟᱦᱮᱸ ᱠᱟᱱᱟ ᱩᱱᱟᱹᱜ ᱫᱤᱱ ᱢᱚᱠᱚᱨᱢᱩᱱᱤ ᱧᱩᱛᱩᱢ ᱛᱮ ᱥᱟᱨᱟ ᱥᱮᱸᱜᱮᱞ ᱩᱜᱽᱨᱟᱹ ᱵᱮᱱᱟᱣᱟ ᱟᱨ ᱥᱤᱢ ᱨᱟᱜ ᱛᱮ ᱜᱤᱫᱽᱨᱟᱹ ᱯᱤᱫᱽᱨᱟᱹ ᱤᱫᱤ ᱠᱟᱛᱮ ᱠᱚ ᱩᱢ ᱦᱤᱡᱩᱜᱼᱟ᱾ ᱚᱲᱟᱜ ᱨᱩᱣᱟᱹᱲ ᱠᱟᱛᱮ ᱦᱟᱺᱰᱤ ᱠᱚ ᱵᱚᱸᱜᱟ ᱠᱮᱫᱼᱟ ᱟᱨ ᱡᱟᱣᱟᱜ ᱠᱚ ᱡᱚᱢ ᱢᱤᱫ ᱠᱮᱫᱼᱟ᱾ ᱢᱮᱱ ᱟᱠᱚ ᱡᱟᱦᱟᱸᱭ ᱡᱟᱦᱟᱸ ᱛᱤᱱᱟᱹᱜ ᱫᱷᱟᱣ ᱮ ᱰᱩᱵᱩᱡᱚᱜᱼᱟ ᱩᱱᱟᱹᱜ ᱜᱮ ᱜᱩᱲ ᱯᱤᱴᱷᱟᱹ ᱠᱚ ᱮᱢᱟ ᱦᱟᱭᱟ᱾ ᱵᱟᱺᱰᱤ ᱦᱤᱞᱚᱜ ᱜᱮ ᱥᱤᱸᱜᱟᱹᱲ ᱵᱮᱲᱟ ᱦᱟᱹᱠᱩ ᱟᱨ ᱡᱤᱞ ᱩᱛᱩ ᱯᱟᱛᱲᱟ ᱫᱟᱠᱟ ᱡᱚᱢ ᱠᱟᱛᱮ ᱯᱟᱛᱲᱟ ᱫᱚ ᱵᱟᱦᱨᱮ ᱥᱮᱱ ᱨᱮᱵᱚᱱ ᱛᱟᱨᱥᱮ ᱠᱟᱜᱼᱟ᱾ ᱱᱚᱝᱠᱟ ᱠᱚ ᱢᱮᱱᱟ᱾ ᱱᱤᱭᱟᱹ ᱦᱤᱞᱚᱜ ᱫᱚ ᱪᱟᱸᱫᱚ ᱵᱚᱸᱜᱟᱭ ᱞᱮᱠᱷᱟ ᱵᱚᱱᱟ᱾ ᱟᱨᱦᱚᱸ ᱠᱚ ᱢᱮᱱᱟ ᱫᱷᱟᱹᱨᱛᱤ ᱫᱚ ᱫᱟᱜ ᱵᱷᱤᱛᱨᱤ ᱨᱮ ᱛᱟᱦᱮᱸ ᱠᱟᱱᱟ᱾ ᱫᱷᱟᱹᱨᱛᱤ ᱨᱮᱭᱟᱜ ᱠᱟᱛᱷᱟ ᱯᱩᱭᱞᱩ ᱛᱮ ᱦᱟᱹᱠᱩ ᱜᱮᱠᱚ ᱵᱟᱲᱟᱭ ᱞᱮᱫᱼᱟ᱾ ᱦᱟᱹᱠᱩᱣᱟᱜ ᱜᱮᱭᱟᱱ ᱵᱟᱹᱲᱛᱤ ᱛᱟᱦᱮᱸ ᱠᱟᱱ ᱛᱮ ᱫᱟᱜ ᱪᱮᱛᱟᱱ ᱦᱚᱨᱚ ᱫᱮᱭᱟ ᱨᱮ ᱥᱚᱱᱟ ᱛᱷᱟᱹᱨᱤ ᱨᱮ ᱞᱮᱸᱰᱮᱫ ᱨᱟᱡᱟ ᱦᱚᱛᱮ ᱛᱮ ᱫᱷᱟᱹᱨᱛᱤ ᱵᱮᱱᱟᱣ ᱞᱮᱱ᱾ ᱦᱟᱹᱠᱩ ᱞᱮᱠᱟ ᱵᱩᱫᱷᱤ ᱜᱮᱭᱟᱱ ᱠᱚ ᱟᱨᱡᱟᱜ ᱢᱟ ᱚᱱᱟ ᱢᱮᱱᱛᱮ ᱱᱤᱭᱟᱹ ᱦᱤᱞᱚᱜ ᱫᱚ ᱟᱹᱥ ᱫᱚᱵᱚᱱ ᱡᱚᱢ ᱜᱮᱭᱟ᱾ ᱥᱟᱠᱨᱟᱛ ᱫᱚᱥᱟᱨ ᱦᱤᱞᱚᱜ ᱫᱚ ᱟᱠᱷᱟᱱ ᱵᱚᱱ ᱢᱮᱛᱟᱜ ᱠᱟᱱᱟ᱾ ᱱᱚᱣᱟ ᱦᱤᱞᱚᱜ ᱫᱚ ᱥᱮᱛᱟᱜ ᱨᱮ ᱵᱮᱨᱮᱫ ᱛᱚᱨᱟ ᱠᱚᱲᱟ ᱠᱚᱫᱚ ᱱᱟᱦᱮᱞ ᱠᱚ ᱡᱚᱲᱟᱣᱟ ᱟᱨ ᱯᱮ ᱟᱛ ᱨᱮ ᱠᱚ ᱥᱤᱭᱚᱜᱼᱟ ᱟᱨ ᱵᱟᱝᱠᱷᱟᱱ ᱵᱟᱹᱫᱽ ᱨᱮ ᱪᱟᱸᱫᱚ ᱨᱟᱠᱟᱵ ᱥᱮ ᱥᱟᱢᱟᱝ ᱠᱟᱛᱮ ᱢᱤᱫ ᱱᱤᱥᱟᱹ ᱛᱮ ᱯᱮ ᱫᱷᱟᱣ ᱠᱚ ᱞᱟᱭᱟ ᱟᱨ ᱢᱤᱫ ᱢᱚᱦᱰᱟ ᱛᱮ ᱜᱩᱨᱤᱡ ᱢᱟᱫᱮ ᱨᱮᱦᱚᱸ ᱯᱮ ᱫᱷᱟᱣ ᱠᱚ ᱞᱟᱭᱟ ᱟᱨ ᱚᱲᱟᱜ ᱛᱮᱠᱚ ᱨᱩᱣᱟᱹᱲ ᱦᱤᱡᱩᱜᱼᱟ᱾ ᱠᱩᱲᱤ ᱠᱚᱫᱚ ᱥᱮᱛᱟᱜ ᱨᱮ ᱜᱩᱨᱤᱡ ᱦᱟᱞᱟᱝ ᱠᱚ ᱚᱰᱚᱠ ᱠᱚᱜᱼᱟ ᱟᱨ ᱢᱤᱫ ᱢᱚᱦᱰᱟ ᱛᱮ ᱚᱲᱟᱜ ᱛᱮᱠᱚ ᱨᱩᱣᱟᱹᱲ ᱦᱤᱡᱩᱜᱼᱟ᱾ ᱟᱠᱷᱟᱱ ᱦᱤᱞᱚᱜ ᱟᱹᱭᱩᱵ ᱵᱮᱲᱟ ᱜᱮ ᱵᱮᱡᱷᱟ ᱠᱚ ᱛᱩᱧᱟ᱾ ᱢᱚᱠᱚᱨ ᱨᱟᱡᱟ ᱟᱨ ᱥᱟᱠᱨᱚ ᱨᱟᱹᱱᱤᱭᱟᱜ ᱚᱠᱨᱟᱲ ᱠᱟᱛᱷᱟ ᱠᱚ ᱪᱟᱵᱟᱭᱟ ᱟᱨ ᱥᱟᱶᱛᱟ ᱛᱟᱞᱟ ᱨᱮ ᱵᱟᱹᱭᱨᱤ ᱟᱨ ᱵᱟᱹᱲᱤᱡ ᱠᱟᱛᱷᱟ ᱠᱚ ᱠᱚ ᱥᱮᱭᱟ ᱞᱚᱴᱚᱢ ᱠᱟᱜᱼᱟ᱾ ᱥᱟᱠᱨᱟᱛ ᱨᱮᱭᱟᱜ ᱢᱚᱬᱮ ᱢᱟᱦᱟᱸ ᱦᱤᱞᱚᱜ ᱫᱚ ᱜᱟᱹᱲᱤ ᱠᱚ ᱟᱥᱮᱱ ᱠᱚᱣᱟ ᱫᱩᱣᱟᱹᱨ ᱫᱩᱣᱟᱹᱨ᱾ ᱢᱮᱱ ᱟᱠᱚ ᱯᱟᱹᱦᱤᱞ ᱫᱚ ᱟᱹᱛᱩ ᱟᱹᱛᱩ ᱜᱩᱛᱤ ᱠᱟᱹᱲᱢᱤ ᱠᱚ ᱫᱚᱦᱚ ᱠᱟᱠᱚ ᱛᱟᱦᱮᱸᱱ ᱟᱨ ᱥᱮᱨᱢᱟ ᱨᱮᱭᱟᱜ ᱢᱩᱪᱟᱹᱫ ᱪᱟᱸᱫᱚ ᱨᱮ ᱟᱹᱛᱩ ᱨᱮ ᱢᱚᱬᱮ ᱦᱚᱲ ᱟᱛᱮ ᱠᱩᱲᱟᱹᱭ ᱠᱚ ᱥᱚᱝ ᱟᱠᱚᱣᱟ᱾ ᱢᱤᱫ ᱥᱮᱨᱢᱟ ᱨᱮ ᱪᱮᱫ ᱜᱷᱚᱴᱚᱱ ᱪᱚ ᱦᱩᱭ ᱮᱱᱟ᱾ ᱟᱫᱚ ᱯᱟᱨᱟᱵᱽ ᱢᱟᱲᱟᱝ ᱛᱮ ᱠᱩᱲᱟᱹᱭ ᱵᱟᱝ ᱠᱚ ᱧᱟᱢ ᱞᱮᱫᱼᱟ᱾ ᱯᱟᱨᱟᱵᱽ ᱨᱮᱦᱚᱸ ᱪᱮᱫ ᱦᱚᱸ ᱵᱟᱝ ᱠᱚ ᱠᱩᱲᱟᱹᱭ ᱫᱟᱲᱮᱭᱟᱫᱼᱟ᱾ ᱯᱟᱨᱟᱵᱽ ᱞᱮᱠᱟᱱ ᱫᱤᱱ ᱨᱮ ᱠᱩᱲᱟᱹᱭ ᱵᱟᱝ ᱠᱚ ᱧᱟᱢ ᱞᱮᱫ ᱛᱮ ᱠᱟᱺᱦᱤᱥ ᱛᱮ ᱚᱲᱟᱜ ᱨᱩᱣᱟᱹᱲ ᱚᱠᱛᱚ ᱥᱮᱨᱮᱧ ᱥᱮᱨᱮᱧ ᱛᱮ ᱚᱲᱟᱜ ᱠᱚ ᱨᱩᱣᱟᱹᱲ ᱠᱟᱱ ᱛᱟᱦᱮᱸᱫ᱾ ᱟᱫᱚ ᱯᱟᱨᱟᱵᱽ ᱞᱮᱠᱟᱱ ᱫᱤᱱ ᱨᱮ ᱚᱲᱟᱜ ᱪᱟᱞᱟᱜ ᱚᱠᱛᱚ ᱟᱹᱛᱩ ᱴᱚᱞᱟ ᱨᱤᱱ ᱦᱚᱲ ᱠᱚᱫᱚ ᱨᱟᱹᱥᱠᱟᱹ ᱛᱮ ᱡᱚᱢᱟᱜ, ᱯᱤᱴᱷᱟᱹ ᱞᱮᱴᱚ, ᱠᱷᱟᱹᱡᱟᱹᱲᱤ ᱮᱢᱟᱱ ᱠᱚᱠᱚ ᱮᱢᱟᱫ ᱠᱚᱣᱟ᱾ ᱟᱨ ᱚᱱᱠᱟ ᱜᱮ ᱢᱤᱫ ᱟᱹᱛᱩ ᱨᱮ ᱫᱩᱣᱟᱹᱨ ᱫᱩᱣᱟᱹᱨ ᱥᱮᱨᱮᱧ ᱛᱮᱠᱚ ᱪᱟᱞᱟᱣ ᱮᱱᱟ᱾ ᱩᱱ ᱠᱷᱚᱱ ᱜᱮ ᱜᱟᱹᱲᱤ ᱟᱥᱮᱱ ᱫᱚ ᱮᱛᱚᱦᱚᱵ ᱞᱮᱱᱟ᱾ ᱱᱚᱣᱟ ᱫᱚ ᱟᱵᱚᱣᱟᱜ ᱥᱟᱶᱛᱟ ᱛᱟᱞᱟ ᱨᱮ ᱨᱟᱹᱥᱠᱟᱹ ᱛᱟᱞᱟ ᱦᱮᱥᱮᱡ ᱥᱮᱠᱮᱡ ᱡᱤᱣᱤ ᱠᱷᱮᱢᱟᱣ ᱨᱮᱱᱟᱜ ᱠᱟᱛᱷᱟ ᱠᱚ ᱵᱟᱲᱟᱭ ᱧᱟᱢᱚᱜᱼᱟ᱾ ᱱᱚᱝᱠᱟ ᱛᱮ ᱥᱟᱠᱨᱟᱛ ᱯᱟᱨᱟᱵᱽ ᱨᱟᱹᱥᱠᱟᱹ ᱨᱚᱢᱚᱡᱽ ᱢᱟᱱᱟᱣ ᱟᱛᱮ ᱵᱚ ᱵᱤᱫᱟᱹᱭ ᱜᱚᱫ ᱠᱟᱭᱟ᱾ ᱵᱮᱡᱷᱟ ᱛᱩᱧ ᱨᱮᱭᱟᱜ ᱠᱟᱹᱦᱱᱤ ᱵᱟᱲᱟᱭ ᱞᱟᱹᱜᱤᱫ ᱰᱤᱥᱠᱨᱤᱯᱥᱚᱱ ᱨᱮ ᱞᱤᱝᱠ ᱢᱮᱱᱟᱜ ᱟᱠᱟᱫᱼᱟ, ᱚᱸᱰᱮ ᱠᱷᱚᱱ ᱯᱮ ᱧᱮᱞ ᱫᱟᱲᱮᱭᱟᱜᱼᱟ᱾ ᱢᱟ ᱛᱚᱵᱮ ᱟᱨ ᱫᱚᱦᱲᱟ ᱛᱮ ᱥᱟᱱᱟᱢ ᱠᱚ ᱡᱚᱦᱟᱨ᱾